ᱛᱚ ᱜᱚᱝᱠᱮ ᱟᱵᱚ ᱛᱮᱦᱮᱧ ᱥᱟᱨᱱᱟ ᱫᱷᱚᱨᱚᱢ ᱞᱟᱹᱜᱤᱫ ᱵᱚᱱ ᱞᱟᱹᱲᱦᱟᱹᱭ ᱠᱟᱱᱟ᱾ ᱵᱷᱟᱨᱚᱛ ᱡᱟᱠᱟᱛ ᱨᱮᱱ ᱡᱟᱦᱟᱸ ᱛᱤᱱᱟᱹᱜ ᱦᱚᱲ ᱢᱮᱱᱟᱜ ᱵᱚᱱ ᱟᱵᱚ ᱮᱸ ᱫᱩ ᱦᱟᱡᱟᱨ ᱮᱜᱟᱨᱚ ᱨᱮᱭᱟᱜ ᱡᱟᱱᱜᱚᱱᱟ ᱚᱱᱩᱥᱟᱨ ᱛᱮ ᱟᱵᱚ ᱥᱟᱨᱱᱟ ᱫᱷᱚᱨᱚᱢ ᱞᱟᱹᱜᱤᱫ ᱵᱚᱱ ᱞᱟᱹᱲᱦᱟᱹᱭ ᱠᱟᱱᱟ᱾ ᱦᱩᱸ ᱦᱩᱸ ᱟᱨ ᱟᱵᱚᱣᱟᱜ ᱵᱟᱝ ᱠᱟᱱᱟ ᱥᱟᱨᱱᱟ ᱫᱷᱚᱨᱚᱢ ᱟᱨ ᱥᱩᱯᱨᱤᱢ ᱠᱳᱨᱴ ᱦᱚᱭ ᱢᱮᱱᱫᱟ ᱟᱹᱫᱤᱵᱟᱹᱥᱤ ᱦᱤᱱᱫᱩ ᱵᱟᱝ ᱠᱟᱱᱟ ᱠᱚ ᱛᱚ ᱟᱵᱚ ᱫᱚ ᱦᱩᱸ ᱦᱩᱸ ᱪᱮᱫ ᱞᱮᱠᱟᱨᱮ ᱱᱚᱰᱮ ᱦᱤᱱᱫᱩ ᱠᱚ ᱫᱚᱦᱚ ᱟᱠᱟᱫ ᱵᱚᱱᱟ ᱟᱨᱠᱚ ᱫᱚᱦᱚᱭ ᱠᱚ ᱠᱩᱥᱤᱥ ᱟᱠᱟᱫᱼᱟ ᱱᱚᱣᱟ ᱨᱮᱭᱟᱜ ᱢᱤᱫ ᱵᱟᱨ ᱠᱟᱛᱷᱟ ᱞᱟᱹᱭ ᱵᱮᱱ ᱥᱮ ᱡᱚᱦᱟᱨ ᱜᱮ ᱟᱵᱮᱱᱟᱜ ᱱᱤᱭᱩᱡ ᱨᱮ ᱟᱵᱮᱱᱟᱜ ᱤᱭᱩᱴᱩᱵᱽ ᱨᱮ ᱟᱹᱞᱤᱧ ᱟᱱᱤᱞ ᱠᱤᱥᱠᱩ ᱢᱚᱱᱤᱦᱟᱨᱤ ᱯᱨᱚᱠᱷᱚᱸᱰ ᱦᱟᱥᱟ ᱠᱟᱛᱠᱟᱛᱟ ᱟᱨ ᱥᱮᱸᱜᱮᱞ ᱯᱟᱨᱜᱟᱱᱟ ᱞᱮᱠᱟᱛᱮ ᱟᱹᱞᱤᱧ ᱞᱤᱧ ᱠᱟᱹᱢᱤᱭᱮᱫᱟ ᱟᱫᱚ ᱠᱟᱛᱷᱟ ᱫᱚ ᱱᱟᱦᱟᱜ ᱱᱚᱝᱠᱟᱭᱮᱱᱟ ᱟᱵᱮᱱᱟᱜ ᱠᱩᱠᱞᱤ ᱫᱚ ᱟᱵᱮᱱᱟᱜ ᱠᱩᱠᱞᱤ ᱫᱚ ᱱᱟᱦᱟᱜ ᱢᱟᱱᱮ ᱟᱵᱚ ᱥᱟᱨᱱᱟ ᱫᱷᱚᱨᱚᱢ ᱠᱚᱞᱚᱢ ᱠᱳᱰ ᱵᱚᱱ ᱠᱚᱠᱚᱭ ᱠᱟᱱᱟ ᱦᱮᱸ ᱱᱤᱭᱟᱹ ᱜᱮᱛᱚ ᱦᱮᱸ ᱢᱮᱱᱠᱷᱟᱱ ᱟᱵᱚ ᱡᱚᱵᱚᱨᱡᱟᱹᱥᱛᱤ ᱦᱤᱱᱫᱩ ᱠᱚ ᱚᱞᱮᱫ ᱵᱚᱱᱟ ᱦᱳᱭ ᱟᱪᱪᱷᱟ ᱴᱷᱤᱠ ᱜᱮᱭᱟ ᱟᱹᱰᱤ ᱵᱷᱟᱹᱜᱤ ᱛᱚ ᱟᱹᱞᱤᱧᱟᱜ ᱵᱤᱪᱟᱹᱨ ᱞᱮᱠᱟ ᱛᱮᱫᱚ ᱱᱟᱜ ᱟᱵᱚ ᱫᱚ ᱢᱤᱫ ᱯᱨᱟᱠᱨᱤᱛᱤᱠ ᱯᱩᱡᱟᱹ ᱠᱟᱱᱟ ᱵᱚᱱ ᱟᱪᱪᱷᱟ ᱟᱨ ᱯᱨᱟᱠᱨᱤᱛᱤᱠ ᱥᱮ ᱟᱵᱚ ᱫᱚ ᱡᱚᱲᱟ ᱦᱩᱣᱟ ᱠᱟᱱᱟ ᱵᱚᱱ ᱪᱮᱫᱟᱜ ᱡᱮ ᱥᱩᱯᱨᱤᱢ ᱠᱳᱨᱴ ᱦᱟᱭ ᱠᱳᱨᱴ ᱟᱜ ᱟᱫᱮᱥ ᱠᱟᱱᱟ ᱟᱹᱫᱤᱵᱟᱹᱥᱤ ᱫᱚ ᱵᱟᱝ ᱫᱚᱠᱚ ᱦᱤᱱᱫᱩ ᱠᱟᱱᱟ ᱵᱟᱝ ᱫᱚᱠᱚ ᱥᱤᱠᱷ ᱠᱟᱱᱟ ᱵᱟᱝ ᱫᱚᱠᱚ ᱡᱮᱱ ᱠᱟᱱᱟ ᱵᱟᱝ ᱫᱚᱠᱚ ᱵᱳᱫᱷ ᱠᱟᱱᱟ ᱵᱟᱝ ᱫᱚᱠᱚ ᱢᱩᱥᱞᱤᱢ ᱠᱟᱱᱟ ᱱᱚᱣᱟ ᱫᱚ ᱥᱩᱯᱨᱤᱢ ᱠᱳᱨᱴ ᱟᱜ ᱟᱫᱮᱥ ᱟᱨ ᱦᱟᱭ ᱠᱳᱨᱴ ᱟᱜ ᱟᱫᱮᱥ ᱠᱟᱱᱟ ᱱᱚᱣᱟ ᱫᱚ ᱱᱤᱛᱚᱝ ᱢᱟᱪᱷᱟ ᱜᱮ ᱱᱟᱦᱟᱜ ᱠᱩᱪ ᱫᱤᱱ ᱯᱟᱦᱞᱮ ᱟᱹᱞᱤᱧ ᱢᱤᱫᱴᱟᱝ ᱯᱮᱯᱟᱨ ᱠᱟᱴᱤᱝ ᱞᱤᱧ ᱧᱮᱞᱮᱫ ᱛᱟᱦᱮᱱᱟ ᱛᱚ ᱚᱱᱟ ᱫᱚ ᱱᱟᱦᱟᱜ ᱵᱷᱳᱯᱟᱞ ᱢᱟᱱᱮ ᱢᱚᱫᱷᱭᱚ ᱯᱨᱚᱫᱮᱥ ᱟᱱ ᱯᱮᱯᱟᱨ ᱠᱟᱴᱤᱝ ᱠᱟᱱᱟ ᱚᱱᱟᱨᱮ ᱱᱤᱭᱟᱹ ᱱᱤᱭᱟᱹ ᱚᱞ ᱢᱮᱱᱟᱜᱼᱟ

ᱵᱤᱨ ᱵᱩᱨᱩ ᱮᱢᱟᱱ ᱛᱮᱭᱟᱜ ᱦᱩᱸ ᱱᱤᱭᱟᱹ ᱠᱚᱨᱮ ᱜᱮᱠᱚ ᱵᱤᱥᱮᱥᱚᱜᱼᱟ ᱵᱟᱝ ᱫᱚ ᱱᱩᱠᱩ ᱫᱚ ᱢᱩᱨᱛᱤ ᱯᱩᱡᱟᱹ ᱠᱟᱱᱟ ᱠᱚ ᱵᱟᱝ ᱫᱚᱠᱚ ᱩᱱᱠᱩ ᱦᱤᱱᱫᱩ ᱫᱷᱚᱨᱚᱢ ᱞᱮᱠᱟᱛᱮ ᱵᱚᱨᱚᱱ ᱵᱮᱵᱚᱥᱛᱷᱟ ᱵᱟᱹᱱᱩᱜ ᱛᱟᱠᱚᱣᱟ ᱴᱷᱤᱠ ᱜᱮᱭᱟ ᱚᱱᱟ ᱤᱭᱟᱹᱛᱮ ᱟᱹᱫᱤᱵᱟᱹᱥᱤ ᱫᱚ ᱥᱟᱯ ᱥᱟᱯ ᱱᱚᱰᱮ ᱥᱩᱯᱨᱤᱢ ᱠᱳᱨᱴ ᱟᱨ ᱦᱟᱭᱠᱳᱨᱴ ᱮ ᱟᱫᱮᱥ ᱠᱮᱫᱟ ᱟᱹᱫᱤᱵᱟᱹᱥᱤ ᱫᱚ ᱢᱤᱫᱴᱟᱝ ᱟᱠᱚᱣᱟᱜ ᱨᱤᱛᱤ ᱨᱮᱣᱟᱡᱽ ᱟᱠᱚᱣᱟᱜ ᱯᱟᱦᱱᱟᱣᱟ ᱟᱠᱚᱣᱟᱜ ᱢᱟᱱᱮ ᱯᱚᱨᱚᱢᱯᱚᱨᱟ ᱡᱚᱠᱷᱚᱱ ᱩᱱᱠᱩ ᱡᱤᱣᱮᱫ ᱢᱮᱱᱟᱜ ᱛᱟᱠᱚᱣᱟ ᱛᱚᱠᱷᱚᱱ ᱦᱟᱹᱨᱤᱡ ᱫᱚ ᱱᱩᱠᱩ ᱫᱚ ᱢᱩᱨᱛᱤ ᱯᱩᱡᱟᱹ ᱫᱚᱠᱚ ᱵᱟᱝ ᱠᱟᱱᱟ ᱦᱟᱞᱟᱝᱠᱤ ᱞᱳᱠᱛᱟᱱᱛᱨᱮ ᱞᱳᱠᱛᱟᱱᱛᱨᱮ ᱡᱟᱦᱟᱸᱭ ᱜᱮ ᱡᱟᱦᱟᱸ ᱞᱮᱠᱟ ᱟᱡ ᱮ ᱢᱟᱱᱟᱣ ᱫᱟᱲᱮᱭᱟᱜᱼᱟ ᱢᱟᱱᱟᱣ ᱫᱟᱭ ᱱᱚᱣᱟ ᱫᱚ ᱱᱚᱣᱟ ᱵᱷᱟᱨᱚᱛ ᱫᱤᱥᱚᱢ ᱫᱚ ᱫᱷᱚᱨᱢ ᱱᱤᱨᱯᱮᱠᱷ ᱫᱮᱥ ᱠᱟᱱᱟ ᱢᱮᱱᱠᱷᱟᱱ ᱩᱱᱤ ᱟᱭᱟᱜ ᱯᱷᱤᱭᱩᱪᱟᱨ ᱟᱡᱛᱮ ᱵᱟᱹᱲᱤᱡ ᱚᱱᱟ ᱫᱚ ᱩᱱᱤᱭᱟᱜ ᱢᱟᱱᱚᱥᱤᱠᱚᱛᱟ ᱟᱨ ᱜᱩᱞᱟᱢᱤ ᱠᱟᱨᱚᱱ ᱠᱟᱱᱟ ᱟᱪᱪᱷᱟ ᱟᱨ ᱱᱤᱝᱠᱟ ᱞᱮᱠᱟᱛᱮ ᱦᱟᱸᱜ ᱟᱹᱞᱤᱧᱟᱜ ᱵᱤᱪᱟᱹᱨ ᱫᱚ ᱱᱚᱣᱟ ᱟᱫᱚ ᱟᱨᱦᱚᱸ ᱢᱟ ᱨᱚᱲ ᱵᱮᱱ ᱟᱵᱮᱱ ᱛᱚᱨᱚᱯ ᱠᱷᱚᱱ ᱡᱟᱦᱟᱱᱟᱜ ᱠᱩᱠᱞᱤ ᱠᱚ ᱟᱨᱦᱚᱸ ᱦᱮᱸ ᱠᱩᱠᱞᱤ ᱫᱚ ᱱᱤᱭᱟᱹ ᱜᱮ ᱟᱨᱦᱚᱸ ᱡᱮᱭᱥᱮ ᱠᱤ ᱟᱵᱚ ᱫᱚ ᱧᱮᱞ ᱵᱮᱱ ᱟᱵᱚᱣᱟᱜ ᱡᱚᱢ ᱧᱩ ᱦᱚᱸ ᱟᱞᱟᱜᱽ ᱜᱮᱭᱟ ᱵᱷᱮᱜᱟᱨ ᱜᱮᱛᱟ ᱵᱚᱱᱟ ᱩᱱᱠᱩ ᱠᱷᱚᱡ ᱫᱚ ᱦᱮᱸ ᱟᱵᱚ ᱫᱚ ᱧᱮᱞ ᱵᱮᱱ ᱜᱩᱰᱩ ᱵᱚ ᱡᱚᱢᱮᱫ ᱠᱚᱣᱟ ᱥᱩᱠᱨᱤ ᱵᱚ ᱡᱚᱢᱮᱫ ᱠᱚᱣᱟ ᱟᱨ ᱫᱤᱥᱚᱢ ᱫᱤᱥᱚᱢ ᱨᱮ ᱟᱵᱚ ᱫᱚ ᱜᱟᱹᱭ ᱰᱟᱹᱝᱨᱤ ᱦᱚᱸᱵᱚ ᱠᱩᱴᱟᱹᱢᱮᱫ ᱠᱚ ᱛᱟᱦᱮᱸᱜᱼᱟ ᱯᱩᱡᱟᱹ ᱯᱟᱴ ᱨᱮ ᱯᱟᱹᱦᱤᱞ ᱵᱚᱸᱜᱟ ᱵᱩᱨᱩ ᱨᱮ ᱦᱩᱸ ᱦᱩᱸ ᱚᱱᱠᱟ ᱦᱩᱸ ᱵᱟᱲᱟᱭ ᱧᱟᱢᱚᱜ ᱠᱟᱱᱟ ᱦᱮᱸ ᱵᱟᱲᱟᱭ ᱧᱟᱢᱚᱜ ᱠᱟᱱᱟ ᱟᱫᱚ ᱚᱱᱟ ᱢᱟ ᱦᱤᱱᱫᱩ ᱫᱷᱚᱨᱚᱢ ᱠᱚ ᱠᱷᱤᱞᱟᱯ ᱜᱮ ᱦᱮᱸ ᱠᱷᱤᱞᱟᱯ ᱜᱮᱭᱟ ᱪᱮᱫᱟᱜ ᱧᱮᱞ ᱞᱮᱠᱷᱟᱡ ᱵᱚᱱ ᱱᱚᱣᱟ ᱢᱟ

ᱦᱟᱢᱮᱥᱟ ᱜᱟᱛᱮ ᱵᱚᱱ ᱞᱟᱹᱜᱤᱫ ᱦᱟᱢᱮᱥᱟ ᱟᱠᱚ ᱥᱮ ᱚᱨ ᱵᱚᱱ ᱞᱟᱹᱜᱤᱫ ᱦᱟᱢᱮᱥᱟ ᱟᱠᱚ ᱥᱮ ᱤᱫᱤ ᱵᱚᱱ ᱞᱟᱹᱜᱤᱫ ᱩᱱᱠᱩ ᱫᱚ ᱢᱤᱫᱴᱟᱝ ᱜᱟᱛᱮ ᱜᱟᱛᱮ ᱨᱩᱯ ᱛᱮ ᱱᱟᱦᱟᱜ ᱠᱚ ᱫᱚᱦᱚ ᱟᱠᱟᱫ ᱵᱚᱱᱟ ᱛᱟᱠᱤ ᱩᱱᱠᱩ ᱟᱵᱚ ᱵᱟᱠᱚ ᱵᱟᱰᱟᱭ ᱦᱚᱪᱚ ᱵᱚᱱ ᱢᱟ ᱟᱵᱚ ᱵᱚᱱ ᱟᱵᱚᱣᱟᱜ ᱫᱷᱚᱨᱚᱢ ᱫᱚ ᱱᱚᱣᱟ ᱠᱟᱱᱟ ᱢᱮᱱᱛᱮ ᱟᱵᱚ ᱫᱚ ᱯᱨᱟᱠᱨᱤᱛᱤᱠ ᱯᱩᱡᱟᱹ ᱠᱟᱱᱟ ᱵᱚᱱ ᱢᱮᱱᱛᱮ ᱟᱵᱚ ᱫᱚ ᱦᱤᱱᱫᱩ ᱦᱤᱱᱫᱩ ᱫᱷᱚᱨᱚᱢ ᱢᱟᱱᱟᱣ ᱵᱟᱛᱟᱣ ᱠᱚᱫᱚ ᱵᱟᱝ ᱠᱟᱱᱟ ᱵᱚᱱ ᱢᱮᱱᱛᱮ ᱢᱮᱱᱠᱷᱟᱱ ᱱᱚᱣᱟ ᱫᱚ ᱢᱤᱫᱴᱟᱝ ᱥᱟजिश ᱟᱨ ᱢᱤᱫᱴᱟᱝ ᱨᱟᱱᱱᱤᱛᱤ ᱠᱮ ᱛᱟᱦᱮᱸ ᱟᱵᱚ ᱠᱚ ᱫᱚᱦᱚ ᱟᱠᱟᱫ ᱵᱚᱱᱟ ᱟᱨ ᱢᱤᱫᱴᱟᱝ ᱱᱚᱣᱟ ᱫᱚ ᱠᱟᱞᱯᱚᱱᱤᱠ ᱠᱟᱱ ᱛᱟᱠᱚᱣᱟ ᱛᱟᱠᱤ ᱟᱵᱚ ᱨᱤᱡᱷᱟᱹᱣ ᱞᱟᱹᱜᱤᱫ ᱱᱚᱣᱟ ᱠᱚ ᱟᱠᱚᱣᱟᱜ ᱥᱟᱹᱲᱤᱭᱟᱹᱛ ᱠᱚ ᱨᱟᱪᱟᱣ ᱠᱮᱫᱟ ᱟᱹᱞᱤᱧᱟᱜ ᱢᱮᱱ ᱞᱮᱠᱟ ᱛᱮᱫᱚ ᱟᱪᱪᱷᱟ ᱱᱚᱣᱟ ᱫᱚ ᱟᱹᱰᱤ ᱢᱟᱨᱟᱝ ᱥᱟᱜᱮᱱ ᱠᱟᱱᱟ ᱟᱨ ᱟᱵᱚᱨᱮᱱ ᱦᱚᱲ ᱱᱤᱛᱚᱜ ᱟᱹᱫᱤᱵᱟᱹᱥᱤ ᱦᱚᱸ ᱟᱭᱢᱟ ᱰᱷᱮᱨ ᱜᱮ ᱛᱚ ᱯᱩᱨᱟᱹ ᱵᱷᱟᱨᱚᱛ ᱨᱮ ᱜᱮᱞᱤᱧ ᱞᱟᱹᱭᱟ ᱵᱚᱞᱮ ᱦᱤᱱᱫᱩ ᱨᱮᱱ ᱫᱮᱵᱤ ᱫᱮᱵᱛᱟ ᱯᱩᱡᱟᱹ ᱯᱟᱴ ᱠᱟᱛᱮᱫ ᱨᱮᱦᱚᱸ ᱟᱹᱰᱤ ᱜᱚᱨᱚᱵᱽ ᱠᱚ ᱢᱟᱹᱦᱥᱩᱥ ᱮᱫᱟ ᱦᱩᱸ ᱦᱩᱸ ᱟᱹᱰᱤ ᱠᱚ ᱜᱚᱨᱚᱵᱽ ᱠᱚ ᱢᱟᱹᱦᱥᱩᱥ ᱮᱫᱟ ᱵᱚᱞᱮ ᱟᱵᱚ ᱫᱚᱵᱚᱱ ᱦᱤᱱᱫᱩ ᱠᱟᱱᱟ ᱢᱮᱱᱛᱮ ᱦᱩᱸ ᱛᱚ ᱱᱤᱭᱟᱹ ᱨᱮ ᱟᱵᱮᱱ ᱪᱮᱫ ᱵᱮᱱ ᱢᱮᱱ ᱮᱫᱟ ᱴᱷᱤᱠ ᱵᱷᱟᱜᱮ ᱠᱩᱠᱞᱤ ᱠᱟᱱ ᱛᱟᱵᱮᱱᱟ ᱟᱵᱮᱱᱟᱜ ᱠᱟᱛᱷᱟ ᱫᱚ ᱱᱟᱦᱟᱜ ᱟᱹᱰᱤᱜᱟᱱ ᱵᱤᱪᱟᱹᱨ ᱛᱮᱫᱚ ᱱᱚᱰᱮ ᱫᱚ ᱱᱚᱣᱟ ᱞᱮᱠᱟ ᱦᱩᱭᱩᱜ ᱠᱟᱱᱟ ᱟᱵᱚ ᱫᱚ ᱱᱟᱦᱟᱜ ᱟᱵᱚᱣᱟᱜ ᱡᱚᱛᱚ ᱠᱷᱚᱱ ᱢᱟᱲᱟᱝ ᱫᱚ ᱡᱟᱦᱟᱸ ᱛᱤᱱᱟᱹᱜ ᱟᱵᱚ ᱠᱚᱨᱮᱱ ᱦᱚᱲ ᱦᱤᱱᱫᱩ ᱫᱷᱚᱨᱚᱢ ᱨᱮᱠᱚ ᱟᱯᱱᱟᱨ ᱟᱠᱟᱫᱟ ᱛᱮᱠᱚ ᱦᱤᱱᱫᱩ ᱫᱷᱚᱨᱚᱢ ᱨᱮᱱ ᱢᱩᱨᱛᱤ ᱠᱚ ᱯᱩᱡᱟᱹ ᱟᱠᱚ ᱠᱟᱱᱟ ᱥᱮ ᱩᱱᱠᱩ ᱢᱟᱹᱱᱤᱥ ᱢᱩᱨᱛᱤ ᱟᱫᱷᱟᱨ ᱛᱮᱠᱚ ᱪᱟᱞᱟᱜ ᱠᱟᱱᱟ ᱱᱩᱠᱩ ᱫᱚ ᱱᱚᱣᱟ ᱫᱚ ᱩᱱᱠᱩᱣᱟᱜ ᱢᱟᱱᱥᱤᱠ ᱟᱨ ᱱᱩᱠᱩᱣᱟᱜ ᱱᱚᱣᱟ ᱫᱚ ᱩᱱᱠᱩᱣᱟᱜ ᱵᱤᱪᱟᱹᱨ ᱡᱟᱦᱟᱸ ᱟᱵᱚᱣᱟᱜ ᱱᱤᱛᱚᱝ ᱦᱟᱹᱨᱤᱡ ᱢᱟᱱᱮ ᱟᱵᱚ ᱟᱹᱞᱤᱧ ᱟᱹᱞᱤᱧ ᱫᱚ ᱱᱤᱭᱟᱹ ᱜᱮᱞᱤᱧ ᱢᱮᱱᱟ ᱟᱵᱚ ᱦᱚᱲ ᱟᱵᱚ ᱥᱟᱱᱛᱟᱲ ᱛᱟᱞᱟᱨᱮ ᱟᱵᱚ ᱟᱹᱫᱤᱵᱟᱹᱥᱤ ᱛᱟᱞᱟ ᱨᱮᱫᱚ ᱚᱞ ᱯᱟᱲᱦᱟᱣ ᱱᱟᱦᱟᱜ ᱰᱷᱮᱨ ᱜᱟᱱ ᱵᱟᱹᱱᱩᱜᱼᱟ ᱛᱚ ᱚᱱᱠᱟ ᱞᱮᱠᱟᱛᱮ ᱱᱩᱠᱩ ᱥᱚᱝᱵᱤᱫᱷᱟᱱ ᱵᱟᱠᱚ ᱵᱟᱰᱟᱭᱟ ᱟᱭᱤᱱ ᱵᱟᱠᱚ ᱵᱟᱰᱟᱭᱟ ᱥᱚᱝᱵᱤᱫᱷᱟᱱ ᱨᱮ ᱪᱮᱫ ᱪᱤᱠᱟᱹᱜ ᱠᱟᱱᱟ ᱚᱠᱟᱨᱮ ᱦᱤᱥᱟᱹ ᱡᱩᱲᱩ ᱧᱟᱢᱚᱜᱼᱟ ᱱᱚᱣᱟ ᱠᱚ ᱱᱟᱦᱟᱜ ᱵᱟᱠᱚ ᱵᱟᱰᱟᱭᱟ ᱛᱚ ᱚᱱᱠᱟ ᱞᱮᱠᱟᱛᱮ ᱱᱩᱠᱩ ᱫᱚ ᱠᱩᱪ ᱫᱤᱱ ᱡᱟᱦᱟᱸ ᱱᱟᱦᱟᱜ ᱟᱹᱞᱤᱧ ᱫᱤᱥᱟᱹ ᱵᱷᱟᱨᱮ ᱫᱚ ᱠᱩᱪ ᱫᱤᱱ ᱢᱟᱲᱟᱝ ᱠᱷᱚᱱ ᱜᱮ ᱱᱚᱣᱟ ᱠᱚᱫᱚ ᱠᱚ ᱟᱯᱱᱟᱨ ᱟᱠᱟᱫᱟ ᱟᱪᱪᱷᱟ ᱢᱮᱱᱠᱷᱟᱱ ᱡᱟᱦᱟᱸ ᱛᱤᱱᱟᱹᱜ ᱠᱚ ᱟᱯᱱᱟᱨ ᱟᱠᱟᱱ ᱟᱹᱞᱤᱧᱟᱜ ᱢᱮᱱ ᱦᱤᱥᱟᱹᱵ ᱛᱮᱫᱚ ᱩᱱᱠᱩ ᱡᱟᱦᱟᱸ ᱛᱤᱱᱟᱹᱜ ᱩᱱᱠᱩ ᱠᱚᱨᱮᱱ ᱢᱩ- ᱢᱩᱨᱛᱤ ᱠᱚ ᱯᱩᱡᱟᱹ ᱠᱚ ᱠᱟᱱᱟ ᱩᱱᱠᱩ ᱠᱚ ᱟᱯᱱᱟᱨ ᱟᱠᱟᱫ ᱠᱚᱣᱟ ᱢᱮᱱᱠᱷᱟᱱ ᱡᱟᱦᱮᱨ ᱛᱷᱟᱱ ᱢᱟᱺᱡᱷᱤ ᱛᱷᱟᱱ ᱫᱚ ᱪᱮᱫᱟᱜ ᱛᱮ ᱚᱱᱟ ᱠᱷᱟᱱ ᱢᱟᱱᱮ ᱢᱟ, ᱡᱚᱛᱚ ᱠᱷᱚᱱ ᱟᱵᱚᱣᱟᱜ ᱢᱟᱲᱟᱝ ᱨᱮ ᱵᱟᱯᱞᱟ ᱵᱤᱦᱟᱹ ᱪᱷᱩᱛ ᱪᱷᱟᱹᱴᱭᱟᱹᱨ ᱡᱟᱦᱟᱸ ᱵᱷᱟᱸᱰᱟᱱ ᱦᱩᱭᱩᱜ ᱠᱟᱱᱟ ᱢᱮᱱᱠᱷᱟᱱ ᱢᱟᱺᱡᱷᱤ ᱛᱷᱟᱱ ᱟᱨ ᱡᱟᱦᱮᱨ ᱛᱷᱟᱱ ᱪᱮᱫᱟᱜ ᱠᱚ ᱧᱩᱢ ᱦᱟᱞᱟᱝ ᱫᱟ ᱩᱱᱠᱩ ᱠᱚ ᱟᱫᱚ ᱱᱤᱭᱟᱹ ᱜᱮᱞᱤᱧ ᱢᱮᱱᱟ ᱟᱵᱚ ᱫᱚ ᱟᱵᱚᱨᱮᱱ ᱦᱚᱲ ᱫᱚ ᱟᱹᱞᱤᱧ ᱛᱚᱨᱚᱯ ᱠᱷᱚᱱ ᱫᱚ ᱡᱟᱦᱟᱸ ᱞᱤᱧ ᱧᱮᱞᱮᱫ ᱠᱚᱣᱟ ᱱᱩᱠᱩ ᱫᱚ ᱦᱚᱲ ᱧᱮᱞ ᱞᱮᱠᱟᱛᱮ ᱢᱟᱱᱮ ᱟᱠᱚ ᱦᱚᱸᱠᱚ ᱟᱯᱱᱟᱨ ᱟᱠᱟᱫᱟ ᱟᱨ ᱠᱚ ᱪᱟᱞᱟᱣ ᱵᱚᱱᱟᱜ ᱠᱟᱱᱟ ᱢᱮᱱᱠᱷᱟᱱ ᱱᱚᱣᱟ ᱫᱚ ᱵᱟᱨ ᱵᱟᱨ ᱞᱤᱧ ᱢᱮᱱᱟ ᱟᱨ ᱡᱟᱦᱟᱸ ᱱᱟᱦᱟᱜ ᱫᱷᱚᱨᱢ ᱵᱷᱤᱛᱛᱤᱠ ᱫᱮᱥ ᱠᱟᱱᱟ ᱢᱤᱫ ᱜᱷᱟᱹᱲᱤ ᱞᱮᱠᱟᱛᱮ ᱵᱟᱠᱚ ᱵᱟᱲᱟᱭ ᱠᱟᱜ ᱞᱮᱠᱟᱛᱮ ᱩᱱᱠᱩ ᱫᱚᱠᱚ ᱢᱟᱱᱟᱣᱮᱫ ᱜᱮᱭᱟ ᱟᱨ ᱠᱚ ᱢᱟᱱᱟᱣ ᱠᱟᱱᱟ ᱢᱮᱱᱠᱷᱟᱱ ᱩᱱᱠᱩ ᱫᱚ ᱦᱤᱡᱩᱜ ᱠᱟᱱ ᱯᱷᱩᱥᱮ ᱨᱮ ᱪᱮᱫ ᱪᱤᱠᱟᱹᱜᱼᱟ ᱱᱚᱣᱟ ᱫᱚ ᱱᱟᱦᱟᱜ ᱩᱱᱠᱩ ᱵᱟᱠᱚ ᱵᱟᱰᱟᱭᱟ ᱪᱮᱫᱟᱜ ᱪᱮᱫᱟᱜ ᱡᱮ ᱱᱟᱦᱟᱜ ᱟᱹᱞᱤᱧ ᱞᱤᱧ ᱢᱮᱱᱟ ᱡᱟᱦᱟᱸ ᱛᱤᱱᱟᱹᱜ ᱜᱮ ᱟᱵᱚᱨᱮᱱ ᱢᱮᱱᱟᱜ ᱠᱚᱣᱟ ᱡᱟᱦᱟᱸ ᱨᱟᱢ ᱜᱚᱜᱚ ᱠᱚ ᱥᱤᱛᱟᱹ ᱜᱚᱜᱚ ᱠᱚ ᱥᱮ ᱨᱟᱢ ᱫᱷᱚᱨᱚᱢ ᱠᱚ ᱟᱹᱞᱤᱧ ᱫᱚᱞᱤᱧ ᱢᱮᱱᱟ ᱱᱟᱦᱟᱜ ᱩᱱᱠᱩ ᱫᱚ ᱥᱩᱯᱨᱤᱢ ᱠᱳᱨᱴ ᱟᱜ ᱟᱫᱮᱥ ᱟᱨ ᱦᱟᱭ ᱠᱳᱨᱴ ᱟᱜ ᱟᱫᱮᱥ ᱫᱚ ᱱᱟᱦᱟᱜ ᱵᱟᱠᱚ ᱯᱟᱲᱦᱟᱣ ᱧᱟᱢ ᱮᱫᱟ ᱦᱩᱸ ᱟᱨ ᱡᱟᱦᱟᱸ ᱛᱤᱱᱟᱹᱜ ᱟᱹᱞᱤᱧ ᱡᱟᱦᱟᱸ ᱵᱟ- ᱵᱟᱲᱟᱭ ᱞᱤᱧ ᱵᱟᱲᱟᱭ ᱧᱟᱢ ᱮᱫᱟ ᱩᱱᱠᱩ ᱠᱚᱫᱚ ᱱᱟᱦᱟᱜ ᱩᱱᱟᱹᱜ ᱜᱟᱱ ᱞᱚ ᱨᱮᱱᱟᱜ ᱫᱚ ᱜᱮᱭᱟᱱ ᱵᱟᱹᱱᱩᱜ ᱛᱟᱠᱚᱣᱟ ᱛᱚ ᱚᱱᱟ ᱤᱭᱟᱹᱛᱮ ᱥᱚᱨᱠᱟᱨ ᱪᱮᱫ ᱮ ᱪᱤᱠᱟᱹᱭᱮᱫᱟ ᱚᱱᱟ ᱫᱚ ᱵᱟᱠᱚ ᱧᱮᱞ ᱟᱠᱟᱫᱟ ᱚᱱᱟ ᱤᱭᱟᱹᱛᱮ ᱟᱠᱚ ᱟ- ᱟᱠᱚ ᱞᱮᱠᱟᱛᱮ ᱚᱱᱟ ᱠᱚ ᱟᱯᱱᱟᱨ ᱟᱠᱟᱫᱟ ᱢᱮᱱᱠᱷᱟᱱ ᱦᱤᱡᱩᱜ ᱠᱟᱱ ᱚᱠᱛᱮ ᱨᱮ ᱟᱹᱞᱤᱧ ᱱᱤᱭᱟᱹ ᱞᱤᱧ ᱟᱥᱟᱜᱼᱟ ᱩᱱᱠᱩ ᱦᱚᱸ ᱟᱵᱚ ᱥᱮᱫ ᱠᱚ ᱚᱨᱚᱜᱼᱟ ᱟᱪᱪᱷᱟ ᱜᱚᱝᱠᱮ ᱢᱤᱫᱴᱟᱝ ᱠᱩᱠᱞᱤ ᱟᱨᱦᱚᱸ ᱡᱩᱫᱤ ᱟᱵᱚ ᱵᱚ ᱦᱤᱱᱫᱩ ᱠᱟᱱ ᱠᱷᱟᱡ ᱛᱚ ᱩᱱᱠᱩ ᱟᱵᱚ ᱥᱚᱸᱜᱮ ᱠᱚ ᱵᱟᱯᱞᱟᱜᱼᱟ ᱵᱟᱯᱞᱟᱜ ᱟᱠᱚ ᱢᱚᱡᱽ ᱞᱟᱹᱜᱤᱫ ᱥᱮ ᱯᱷᱟᱭᱫᱟ ᱞᱟᱹᱜᱤᱫ ᱠᱚ ᱵᱟᱯᱞᱟᱜ ᱟᱠᱚ ᱩᱱᱠᱩ ᱟᱹᱞᱤᱧᱟᱜ ᱵᱤᱪᱟᱹᱨ ᱛᱮᱫᱚ ᱱᱟᱦᱟᱜ ᱡᱟᱦᱟᱸ ᱱᱟᱦᱟᱜ ᱡᱩᱫᱤ ᱪᱷᱟᱹᱛᱤᱠ ᱠᱚ ᱡᱩᱫᱤ ᱪᱷᱟᱹᱛᱤᱠ ᱠᱚ ᱯᱷᱚᱨᱣᱟᱨᱰ ᱠᱟᱥᱴ ᱠᱚ ᱡᱩᱫᱤ ᱟᱵᱚ ᱟᱵᱚ ᱥᱟᱱᱛᱟᱲ ᱥᱟᱞᱟᱜ ᱠᱚ ᱵᱟᱯᱞᱟᱜᱼᱟ ᱛᱚ ᱩᱱᱠᱩ ᱫᱚ ᱵᱟᱯᱞᱟ ᱠᱟᱛᱮ ᱨᱮᱦᱚᱸ ᱟᱵᱚ ᱥᱮᱫ ᱫᱚ ᱵᱟᱠᱚ ᱦᱤᱡᱩᱜᱼᱟ ᱟᱨ ᱪᱷᱟᱹᱛᱤᱠ ᱠᱩᱲᱤ ᱫᱚ ᱠᱮᱵᱚᱞ ᱪᱷᱟᱹᱛᱤᱠ ᱠᱚᱲᱟ ᱫᱚ ᱠᱮᱵᱚᱞ ᱟᱵᱚ ᱥᱟᱱᱛᱟᱲ ᱠᱩᱲᱤ ᱞᱟᱹᱜᱤᱫ ᱛᱮ ᱢᱮᱱ ᱞᱮᱱᱠᱷᱟᱡ ᱫᱚ ᱡᱩᱫᱤ ᱟᱡ ᱜᱚᱵᱚᱞ ᱠᱮᱫᱮ ᱠᱷᱟᱡ ᱛᱚᱵᱮ ᱫᱚ ᱠᱮᱵᱚᱞ ᱵᱮᱠᱛᱤᱜᱚᱛ ᱞᱟᱵᱷ ᱞᱟᱹᱜᱤᱫ

ᱱᱩᱭ ᱟᱨᱟᱠᱪᱟᱱ ᱠᱷᱚᱱ ᱡᱚᱛᱚ ᱠᱤᱪᱷᱩᱭ ᱦᱟᱛᱟᱣ ᱫᱟᱲᱮᱭᱟᱜᱼᱟ ᱩᱱᱤ ᱡᱟᱦᱟᱸ ᱥᱟᱱᱛᱟᱲ ᱟᱵᱚᱨᱮᱱ ᱥᱟᱱᱛᱟᱲᱮ ᱟᱯᱱᱟᱨ ᱠᱟᱫᱮ ᱩᱱᱤ ᱩᱱᱤᱭᱟᱝ ᱟᱨᱟᱠᱪᱟᱱ ᱦᱚᱛᱮᱛᱮ ᱱᱩᱭ ᱡᱚᱛᱚ ᱠᱤᱪᱷᱩ ᱦᱟᱛᱟᱣ ᱫᱟᱲᱮᱭᱟᱜᱼᱟ ᱟᱨ ᱦᱩᱭ ᱫᱟᱲᱮᱭᱟᱜᱼᱟ ᱩᱱᱤᱭᱟᱜ ᱵᱷᱚᱵᱤᱥᱥᱚ ᱵᱮᱨᱵᱟᱫ ᱫᱟᱲᱮᱭᱟᱜᱼᱟ ᱪᱮᱫᱟᱜ ᱡᱮ ᱱᱚᱝᱠᱟ ᱠᱮᱠ ᱡᱟᱦᱟᱸ ᱯᱮᱯᱟᱨ ᱠᱮ ᱢᱟᱫᱷᱭᱚᱢ ᱛᱮ ᱥᱳᱥᱟᱞ ᱢᱤᱰᱤᱭᱟᱢ ᱠᱮ ᱢᱟᱫᱷᱭᱚᱢ ᱛᱮ ᱵᱟᱱᱟᱣ ᱧᱟᱢ ᱟᱠᱟᱱᱟ ᱟᱪᱪᱷᱟ ᱟᱨ ᱵᱚᱱ ᱧᱮᱞ ᱟᱠᱟᱫᱟ ᱪᱮᱫᱟᱜ ᱡᱮ

ᱩᱱᱤᱭᱟᱜ ᱟᱨᱟᱠᱪᱟᱨ ᱠᱮ ᱟᱫᱷᱟᱨ ᱛᱮ ᱡᱩᱫᱤ ᱩᱱᱤ ᱯᱨᱚᱛᱤ ᱯᱷᱚᱞ ᱱᱟ ᱥᱮᱠᱥᱮᱥ ᱯᱷᱚᱞ ᱱᱟᱭ ᱛᱚ ᱩᱱᱤ ᱫᱚ ᱵᱟᱹᱭ ᱵᱟᱹᱭ ᱛᱮ ᱟᱭᱟᱜ ᱡᱟᱜᱟ ᱨᱮᱜᱮ ᱟᱹᱜᱩ ᱩᱴᱩ ᱠᱟᱭᱟ ᱭᱟ ᱛᱚ ᱟᱭᱟᱜ ᱚᱲᱟᱜ ᱫᱚ ᱵᱟᱝ ᱤᱫᱤ ᱥᱩᱢᱩᱝ ᱠᱟᱛᱮ ᱩᱱᱤ ᱫᱚ ᱵᱷᱟᱲᱟ ᱚᱲᱟᱜ ᱭᱟ ᱛᱚ ᱡᱟᱦᱟᱸ ᱚᱲᱟᱜ ᱨᱮᱜᱮ ᱫᱚᱦᱚ ᱠᱟᱭᱟ ᱢᱮᱱᱠᱷᱟᱱ ᱟᱠᱚ ᱯᱚᱨᱤᱵᱟᱨ ᱥᱩᱢᱩᱝ ᱛᱮᱫᱚ ᱵᱟᱭ ᱟᱯᱱᱟᱨᱮᱭᱟ ᱱᱤᱭᱟᱹ ᱫᱚ ᱟᱹᱞᱤᱧ ᱱᱟᱦᱟᱜ ᱢᱚᱡᱽ ᱢᱚᱡᱽ ᱛᱮᱞᱤᱧ ᱚᱱᱩᱵᱷᱚᱵ ᱟᱠᱟᱫᱟ ᱟᱪᱪᱷᱟ ᱜᱚᱝᱠᱮ ᱟᱨᱦᱚᱸ ᱢᱤᱫᱴᱟᱝ ᱠᱩᱠᱞᱤ ᱟᱵᱚ ᱡᱩᱫᱤ ᱛᱮᱦᱤᱧ ᱵᱷᱟᱨᱚᱛ ᱡᱟᱠᱟᱛ ᱨᱮ ᱡᱟᱦᱟᱸ ᱛᱤᱱᱟᱹᱜ ᱟᱹᱫᱤᱵᱟᱹᱥᱤ ᱢᱮᱱᱟᱜ ᱵᱚᱱᱟ ᱛᱮᱦᱤᱧ ᱫᱷᱚᱨᱚᱢ ᱞᱟᱹᱜᱤᱫ ᱵᱚᱱ ᱨᱮᱯᱮᱡᱚᱜ ᱠᱟᱱᱟ ᱢᱮᱱᱠᱷᱟᱡ ᱱᱚᱣᱟ ᱫᱚᱢ ᱫᱷᱚᱨᱚᱢ ᱵᱟᱵᱚᱱ ᱧᱟᱢ ᱞᱮᱠᱷᱟᱱ ᱟᱵᱚᱣᱟᱜ ᱦᱟᱞᱚᱛ ᱪᱮᱫ ᱦᱩᱭᱩᱜ ᱵᱟᱞᱟ ᱠᱟᱱᱟ ᱟᱹᱞᱤᱧᱟᱜ ᱵᱟᱰᱟᱭ ᱞᱮᱠᱟ ᱛᱮᱫᱚ ᱡᱩᱫᱤ ᱟᱵᱚ ᱫᱩ ᱦᱟᱡᱟᱨ ᱡᱚᱛᱚ ᱠᱷᱚᱱ ᱢᱟᱲᱟᱝ ᱫᱚ ᱡᱚᱛᱚ ᱠᱷᱚᱱ ᱰᱷᱮᱨ ᱫᱩ ᱦᱟᱡᱟᱨ ᱮᱜᱟᱨᱚ ᱠᱮ ᱡᱚᱱᱜᱚᱱᱟ ᱨᱮ ᱟᱵᱚ ᱯᱚᱪᱟᱥ ᱞᱟᱠᱷ ᱜᱟᱱ ᱟᱹᱫᱤᱵᱟᱹᱥᱤ ᱥᱟᱨᱱᱟ ᱫᱷᱚᱨᱚᱢ ᱯᱚᱠᱚᱭ ᱞᱟᱹᱜᱤᱫ ᱯᱷᱮᱰ ᱵᱚᱱ ᱛᱟᱦᱮᱸ ᱞᱮᱱᱟ ᱢᱮᱱᱠᱷᱟᱱ ᱟᱵᱷᱤ ᱛᱚᱠ ᱥᱟᱨᱱᱟ ᱫᱷᱚᱨᱚᱢ ᱠᱳᱰ ᱨᱮᱱᱟᱜ ᱠᱳᱱᱳ ᱢᱟᱱᱮ ᱥᱚᱨᱠᱟᱨ ᱱᱚᱣᱟ ᱞᱟᱹᱜᱤᱫ ᱛᱮᱫᱚ ᱵᱟᱭ ᱢᱮᱫ ᱞᱩᱛᱩᱨ ᱠᱟᱣᱫᱟ ᱟᱨ ᱱᱤᱛ ᱦᱟᱹᱨᱤᱡ ᱠᱚᱠᱚᱭ ᱨᱮᱜᱮ ᱢᱮᱱᱟᱜ ᱵᱚᱱᱟ ᱡᱩᱫᱤ ᱤᱧ ᱢᱮᱱᱫᱟ ᱫᱩ ᱦᱟᱡᱟᱨ ᱪᱚᱵᱵᱤᱥ ᱫᱚ ᱱᱟᱦᱟᱜ ᱞᱳᱠᱥᱚᱵᱷᱟ ᱵᱤᱫᱷᱟᱱᱥᱚᱵᱷᱟ ᱨᱮᱱᱟᱝ ᱥᱟᱹᱛ ᱦᱩᱭᱩᱜ ᱠᱟᱱ ᱫᱤᱱ ᱞᱮᱠᱟᱛᱮ ᱧᱟᱢᱚᱜᱚᱜ ᱠᱟᱱᱟ ᱡᱩᱫᱤ ᱟᱵᱚ ᱵᱷᱳᱴ ᱠᱷᱚᱡ ᱞᱟᱦᱟᱨᱮ ᱵᱷᱳᱴ ᱠᱷᱚᱡ ᱞᱟᱦᱟᱨᱮ ᱡᱩᱫᱤ ᱥᱟᱨᱱᱟ ᱫᱷᱚᱨᱚᱢ ᱨᱮᱱᱟᱝ ᱵᱟᱵᱚᱱ ᱟᱜᱟᱡ ᱫᱟ ᱟᱨ ᱵᱟᱵᱚᱱ ᱢᱟᱱᱮ ᱵᱚᱱ ᱨᱮᱞ ᱨᱳᱰ ᱪᱟᱠᱟ ᱡᱟᱢ ᱵᱟᱵᱚᱱ ᱜᱚᱲᱚᱜ ᱠᱟᱱᱟ ᱛᱚᱠᱷᱚᱱ ᱛᱚᱵᱮ ᱫᱚ ᱟᱵᱚ ᱫᱚ ᱟᱹᱰᱤ ᱡᱟᱞᱮ ᱛᱟᱞᱮ ᱦᱤᱡᱩᱜ ᱠᱟᱱ ᱚᱠᱛᱮ ᱨᱮᱫᱚ ᱵᱚᱱ ᱛᱟᱦᱮᱱᱟ ᱟᱪᱪᱷᱟ ᱛᱚ ᱢᱟ ᱜᱚᱝᱠᱮ ᱟᱪᱪᱷᱟ ᱛᱮᱦᱮᱧ ᱫᱚ ᱱᱚᱰᱮ ᱦᱟᱹᱵᱤᱡ ᱜᱮ ᱟᱨᱦᱚᱸ ᱞᱤᱧ ᱟᱹᱜᱩ ᱵᱤᱱᱟ ᱫᱚᱥᱟᱨ ᱛᱮᱥᱟᱨ ᱮᱯᱤᱥᱳᱰ ᱨᱮ ᱢᱟ ᱟᱹᱰᱤ ᱟᱹᱰᱤ ᱥᱟᱨᱦᱟᱣ ᱴᱷᱤᱠ ᱜᱮᱭᱟ ᱢᱟ ᱡᱚᱦᱟᱨ ᱜᱮ